ᱱᱟᱣᱟ ᱩᱭᱦᱟᱹᱨ ᱭᱩᱴᱩᱵᱽ ᱪᱮᱱᱮᱞ ᱯᱟᱥᱴᱟ ᱥᱮᱫ ᱠᱷᱚᱱ ᱥᱟᱹᱜᱩᱱ ᱫᱟᱨᱟᱢ ᱟᱫᱚ ᱛᱤᱦᱤᱧ ᱫᱚ ᱱᱚᱣᱟ ᱡᱷᱟᱨᱠᱷᱟᱸᱰ ᱯᱚᱱᱚᱛ ᱨᱮᱱᱟᱜ ᱫᱮᱣᱜᱷᱟᱨ ᱡᱮᱞᱟ ᱟᱱᱛᱟᱨᱜᱟᱥ ᱥᱟᱨᱟᱣᱟ ᱯᱟᱨᱠᱷᱟᱱ ᱨᱮ ᱥᱚᱦᱚᱨ ᱥᱮᱴᱮᱨ ᱦᱩᱭ ᱟᱠᱟᱱᱟ ᱟᱨ ᱱᱚᱰᱮ ᱱᱩᱭ ᱫᱟᱹᱭᱤᱧ ᱧᱟᱢ ᱟᱠᱟᱫᱮᱭᱟ ᱟᱫᱚ ᱫᱟᱹᱭ ᱥᱮᱫ ᱠᱷᱚᱱ ᱵᱟᱨᱭᱟ ᱯᱮᱭᱟ ᱠᱟᱛᱷᱟ ᱟᱵᱚ ᱥᱟᱱᱛᱟᱲ ᱥᱚᱢᱟᱡᱽ ᱵᱟᱠᱷᱨᱟ ᱛᱤᱧ ᱠᱩᱞᱤᱭᱮᱭᱟ ᱡᱚᱦᱟᱨ ᱜᱮ ᱫᱤᱫᱤ ᱱᱟᱣᱟ ᱩᱭᱦᱟᱹᱨ ᱭᱩᱴᱩᱵᱽ ᱪᱮᱱᱮᱞ ᱯᱟᱥᱴᱟ ᱠᱷᱚᱱ ᱡᱚᱦᱟᱨ ᱜᱮ ᱡᱩᱫᱤ ᱠᱷᱟᱴᱚ ᱢᱟᱪᱷᱟ ᱯᱟᱹᱨᱤᱪᱟᱭ ᱮᱢ ᱞᱟᱹᱭ ᱛᱟᱞᱟᱝ ᱟᱢᱟᱜ ᱯᱟᱹᱨᱤᱪᱟᱭ ᱞᱟᱹᱭ ᱢᱮ ᱤᱧᱟᱹᱜ ᱧᱩᱛᱩᱢ ᱫᱚ ᱪᱷᱚᱴᱤ ᱢᱩᱨᱢᱩ ᱫᱮᱣᱜᱷᱚᱨ ᱡᱷᱟᱲᱠᱷᱚᱸᱰ ᱟᱪᱪᱷᱟ ᱫᱤᱫᱤ ᱛᱤᱦᱤᱧ ᱫᱚ ᱱᱚᱣᱟ ᱟᱵᱚ ᱥᱟᱱᱛᱟᱲ ᱥᱚᱢᱟᱡᱽ ᱨᱮᱱᱟᱜ ᱱᱚᱣᱟ ᱴᱚᱯᱤᱠ ᱪᱮᱛᱟᱱ ᱨᱮ ᱠᱩᱞᱤ ᱥᱟᱱᱟᱭᱤᱧ ᱠᱟᱱᱟ ᱟᱵᱚᱣᱟᱜ ᱥᱟᱱᱛᱟᱲ ᱥᱚᱢᱟᱡᱽ ᱫᱚ ᱪᱮᱠᱟᱛᱮ

ᱟᱵᱚ ᱫᱚ ᱚᱞ ᱯᱟᱲᱦᱟᱣ ᱵᱟᱝᱛᱮ ᱟᱨ ᱡᱟᱹᱥᱛᱤ ᱠᱟᱭᱛᱮ ᱟᱵᱚ ᱫᱚ ᱵᱩᱞᱩᱜ ᱵᱩᱞᱩᱜ ᱠᱟᱨᱚᱱ ᱛᱮ ᱟᱵᱚ ᱫᱚ ᱟᱨᱵᱚᱱ ᱛᱟᱭᱱᱚᱢ ᱪᱟᱞᱟᱜ ᱠᱟᱱᱟ ᱟᱨ ᱮᱴᱟᱜ ᱡᱟᱹᱛᱤ ᱠᱚᱫᱚ ᱚᱞ ᱯᱟᱲᱦᱟᱣ ᱛᱮᱠᱚ ᱰᱮᱵᱷᱞᱚᱯ ᱪᱟᱞᱟᱜ ᱠᱟᱱᱟ ᱡᱚᱛᱚᱣᱟᱜ ᱡᱤᱱᱤᱥ ᱜᱮ ᱫᱤᱠᱩᱣᱟᱜ ᱛᱤᱨᱮ ᱛᱚ ᱟᱵᱚ ᱦᱟᱛᱟᱣ ᱵᱟᱝ ᱥᱟᱱᱟᱭᱮᱫ ᱵᱚᱱᱟ ᱟᱵᱚ ᱫᱤᱠᱩ ᱞᱮᱠᱟ ᱵᱮᱱᱟᱜ ᱵᱟᱝ ᱥᱟᱱᱟᱭᱮᱫ ᱵᱚᱱᱟ ᱟᱵᱚ ᱫᱚ ᱚᱱᱟᱛᱮ ᱨᱮᱸᱜᱮᱡ ᱱᱤᱪᱟᱨ ᱱᱤᱫᱷᱟᱹᱱ ᱨᱮ ᱢᱮᱱᱟᱜ ᱵᱚᱱᱟ ᱟᱪᱪᱷᱟ ᱫᱤᱫᱤ ᱚᱱᱟ ᱠᱟᱛᱷᱟᱢ ᱢᱮᱱᱮᱜᱼᱟ ᱠᱤ ᱟᱵᱚ ᱫᱚ ᱚᱞ ᱯᱟᱲᱦᱟᱣ ᱛᱮᱵᱚᱱ ᱛᱟᱭᱚᱢ ᱜᱮᱭᱟ ᱱᱤᱛᱚᱜ ᱱᱚᱣᱟ ᱵᱚᱱ ᱧᱮᱞ ᱠᱷᱟᱱ ᱟᱵᱚᱣᱟᱜ ᱯᱚᱱᱚᱛ ᱨᱮ ᱡᱟᱦᱟᱸ ᱫᱚ ᱡᱷᱟᱲᱠᱷᱚᱸᱱᱰ ᱫᱤᱥᱚᱢ ᱨᱮ ᱟᱵᱚ ᱥᱟᱱᱛᱟᱲ ᱦᱚᱯᱚᱱ ᱜᱮᱪᱚ ᱫᱤᱥᱚᱢ ᱢᱟᱠᱚ ᱪᱟᱞᱟᱣᱮᱫ ᱠᱟᱱ ᱴᱟᱠᱟ ᱯᱚᱭᱥᱟ ᱫᱷᱚᱱ ᱫᱞᱟᱛ ᱩᱱᱠᱩ ᱛᱤᱨᱮ ᱮᱱ ᱨᱮᱦᱚᱸ ᱪᱮᱫᱟᱜ ᱨᱮᱸᱜᱮᱡ ᱢᱮᱱᱟᱜ ᱵᱚᱱᱟ ᱟᱨ ᱪᱮᱫ ᱞᱮᱠᱟ ᱛᱮ ᱟᱵᱚ ᱚᱞ ᱯᱟᱲᱦᱟᱣ ᱠᱚᱢ ᱢᱮᱱᱟᱜ ᱵᱚᱱᱟ ᱚᱞ ᱯᱟᱲᱦᱟᱣ ᱠᱚᱢ ᱵᱚᱱ ᱛᱟᱦᱮᱱ ᱠᱷᱟᱱ ᱦᱮᱱᱟᱝ ᱢᱟᱱᱛᱨᱤ ᱠᱚ ᱵᱟᱵᱚᱱ ᱛᱟᱦᱮᱸ ᱠᱚᱜᱼᱟ ᱟᱫᱚ ᱚᱱᱟ ᱪᱮᱛᱟᱱ ᱨᱮ ᱪᱮᱫ ᱮᱢ ᱢᱮᱱᱮᱫ ᱪᱮᱫ ᱞᱮᱠᱟ ᱱᱚᱣᱟ ᱪᱮᱛᱟᱱ ᱮᱢᱚᱜ ᱨᱮᱫᱚ ᱨᱚᱲ ᱱᱚᱣᱟᱜᱤᱧ ᱥᱟᱱᱟᱭᱮᱫ ᱢᱮᱭᱟ ᱢᱮᱱᱟ ᱨᱚᱲ ᱡᱮᱥᱮ ᱠᱤ ᱟᱵᱚ ᱫᱚ ᱡᱟᱦᱟᱸ ᱟᱵᱚᱨᱮᱱ ᱱᱤᱛᱚᱜ ᱵᱚᱱ ᱱᱮᱛᱟ ᱥᱮ ᱢᱩᱠᱷᱤᱭᱟᱹ ᱥᱚᱨᱯᱚᱧᱪ ᱣᱟᱨᱰ ᱥᱚᱫᱚᱥ ᱠᱚ ᱥᱮ ᱟᱵᱚᱨᱮᱱ ᱢᱟᱺᱡᱷᱤ ᱯᱟᱨᱜᱟᱱᱟ ᱠᱚ ᱡᱟᱦᱟᱸ ᱵᱚᱱ ᱵᱟᱪᱷᱟᱣᱮᱫ ᱠᱚ ᱩᱱᱠᱩ ᱫᱚ ᱟᱵᱚ ᱦᱚᱛᱮᱡ ᱛᱮᱜᱮ ᱵᱚᱱ ᱵᱟᱪᱷᱟᱣᱮᱫ ᱠᱚᱣᱟ ᱟᱨ ᱩᱱᱠᱩ ᱦᱚᱸ ᱱᱚᱝᱠᱟᱱ ᱦᱚᱲ ᱵᱚᱱ ᱵᱟᱪᱷᱟᱣᱮᱫ ᱠᱚᱣᱟ ᱡᱟᱦᱟᱸ ᱫᱚ ᱩᱱᱠᱩ ᱧᱩ ᱵᱩᱞ ᱵᱷᱩᱪᱟᱹᱲ ᱦᱚᱲ ᱛᱚ ᱩᱱᱠᱩ ᱪᱮᱠᱟ ᱠᱚ ᱟᱹᱭᱩᱨ ᱵᱚᱱᱟ ᱟᱹᱭᱩᱨ ᱦᱚᱲ ᱜᱮ ᱧᱩ ᱵᱩᱞ ᱵᱷᱤᱸᱫᱟᱹᱲ ᱠᱚᱜᱼᱟ ᱛᱚ ᱟᱵᱚ ᱫᱚ ᱪᱮᱠᱟᱭ ᱚᱠᱚᱭᱮ ᱟᱹᱭᱩᱨ ᱵᱚᱱᱟ ᱚᱠᱚᱭ ᱞᱟᱦᱟ ᱥᱮᱫ ᱩᱫᱩᱜ ᱟᱵᱚᱱᱟ ᱟᱫᱚ ᱪᱮᱫ ᱚᱱᱛᱨᱤ ᱢᱟᱱᱛᱨᱤ ᱠᱚᱵᱚᱱ ᱵᱮᱱᱟᱣᱮᱫ ᱠᱚ ᱩᱱᱠᱩ ᱫᱚ ᱵᱤᱱᱟᱹ ᱚᱞ ᱯᱟᱲᱦᱟᱣ ᱛᱮᱜᱮ ᱵᱚᱱ ᱵᱮᱱᱟᱣ ᱟᱠᱟᱫ ᱠᱚᱣᱟ ᱥᱮ ᱪᱮᱫ ᱞᱮᱠᱟ? ᱚᱞ ᱯᱟᱲᱦᱟᱣ ᱠᱟᱛᱮᱫ ᱵᱚᱱ ᱵᱮᱱᱟᱣ ᱟᱠᱟᱫ ᱠᱚᱣᱟ ᱡᱟᱦᱟᱸᱭ ᱢᱩᱠᱷ ᱢᱚᱱᱛᱨᱤ ᱵᱚᱱ ᱵᱮᱱᱟᱣ ᱟᱠᱟᱫᱮᱭᱟ ᱥᱮ ᱡᱟᱦᱟᱸ ᱱᱮᱛᱟ ᱠᱚ ᱩᱱᱠᱩ ᱢᱟ ᱟᱠᱚ ᱜᱮ ᱵᱟᱰᱟᱭ ᱵᱟᱹᱱᱩᱜ ᱛᱟᱠᱚᱣᱟ ᱟᱨ ᱵᱟᱰᱟᱭ ᱢᱟ ᱵᱟᱹᱱᱩᱜ ᱛᱟᱠᱚ ᱪᱮᱫ ᱠᱚ ᱠᱟᱹᱢᱤᱭᱟ ᱟᱠᱚ ᱛᱮᱢᱟ ᱵᱟᱠᱚ ᱢᱮᱱ ᱛᱟᱵᱚᱱᱟ ᱥᱮ ᱟᱵᱚ ᱟᱹᱫᱤᱵᱟᱹᱥᱤ ᱞᱟᱹᱜᱤᱫ ᱢᱟ ᱢᱤᱫᱴᱮᱱ ᱦᱚᱸ ᱟᱣᱟᱡᱽ ᱵᱟᱠᱚ ᱩᱴᱷᱟᱹᱣᱟ ᱡᱮ ᱱᱚᱣᱟ ᱵᱚᱞᱮ ᱡᱟᱦᱟᱱ ᱡᱤᱱᱤᱥ ᱜᱮᱵᱚᱱ ᱪᱮᱠᱟᱭᱟ ᱢᱮᱱᱛᱮ ᱟᱨ ᱟᱵᱚ ᱦᱚᱸ ᱚᱱᱟ ᱪᱮᱛᱟᱱ ᱨᱮ ᱵᱟᱵᱚᱱ ᱜᱚᱨᱚᱡᱚᱜ ᱠᱟᱱᱟ ᱪᱮᱫ ᱦᱚᱸ ᱩᱱᱠᱩ ᱦᱚᱸ ᱡᱟᱹᱯᱤᱫ ᱜᱮ ᱢᱮᱱᱟᱜ ᱵᱚᱱᱟ ᱟᱵᱚ ᱡᱟᱱᱛᱟ ᱠᱚᱦᱚᱸ ᱩᱱᱠᱩ ᱵᱟᱵᱚᱱ ᱩᱥᱠᱩᱨᱮᱫ ᱠᱚᱣᱟ ᱡᱮ ᱟᱞᱮ ᱫᱚ ᱡᱟᱦᱟᱱ ᱡᱤᱱᱤᱥ ᱜᱮ ᱫᱚᱨᱠᱟᱨ ᱟᱞᱮ ᱠᱟᱱᱟ ᱱᱚᱣᱟ ᱞᱮ ᱠᱷᱚᱡᱚᱜ ᱠᱟᱱᱟ ᱢᱮᱱᱛᱮ ᱚᱱᱟ ᱟᱵᱚ ᱦᱚᱸ ᱛᱷᱤᱨ ᱜᱮ ᱢᱮᱱᱟᱜ ᱵᱚᱱᱟ ᱟᱵᱚᱨᱮᱱ ᱚᱱᱟᱛᱮ ᱢᱚᱱᱛᱨᱤ ᱱᱮᱛᱟ ᱠᱚᱦᱚᱸ ᱩᱱᱠᱩ ᱦᱚᱸ ᱡᱟᱹᱯᱤᱫ ᱛᱷᱤᱨ ᱜᱮ ᱢᱮᱱᱟᱜ ᱠᱚᱣᱟ ᱟᱪᱪᱷᱟ ᱟᱪᱪᱷᱟ ᱛᱚ ᱱᱤᱛᱚᱜ ᱡᱟᱦᱟᱸ ᱫᱚᱵᱚᱱ ᱢᱮᱱᱟ ᱟᱵᱚ ᱥᱤᱫᱩ ᱠᱟᱹᱱᱩ ᱛᱟᱹᱠᱤᱱ ᱠᱤᱱ ᱢᱮᱱ ᱞᱮᱫᱟ ᱟᱵᱚᱣᱟᱜ ᱫᱤᱥᱚᱢ ᱨᱮ ᱟᱵᱚᱣᱟᱜ ᱨᱟᱡᱽ ᱛᱚ ᱱᱚᱣᱟ ᱟᱢ ᱪᱮᱫ ᱞᱮᱠᱟᱢ ᱧᱮᱞᱮᱫ ᱠᱟᱱᱟ ᱟᱵᱚᱣᱟᱜ ᱫᱤᱥᱚᱢ ᱨᱮ ᱟᱵᱚᱣᱟᱜ ᱨᱟᱡᱽ ᱞᱮᱠᱟᱢ ᱧᱮᱞᱮᱜᱼᱟ ᱤᱧ ᱢᱟ ᱟᱵᱚᱣᱟᱜ ᱥᱮ ᱫᱤᱥᱚᱢ ᱪᱮᱫ ᱨᱮ ᱞᱮᱠᱟ ᱟᱵᱚᱣᱟᱜ ᱨᱟᱡᱽ ᱞᱮᱠᱟ ᱢᱟ ᱵᱟᱹᱧ ᱧᱮᱞᱮᱫ ᱠᱟᱱ ᱟᱵᱚᱣᱟᱜ ᱫᱤᱥᱚᱢ ᱨᱮ ᱫᱤᱠᱩᱣᱟᱜ ᱨᱟᱡᱽ ᱞᱮᱠᱟ ᱜᱤᱧ ᱧᱮᱞ ᱮᱫᱟ ᱪᱮᱫᱟᱜ ᱡᱮ ᱟᱵᱚᱣᱟᱜ ᱨᱟᱡᱽ ᱨᱮ ᱮᱠᱮᱱ ᱫᱤᱠᱩ ᱜᱮᱠᱚ ᱨᱟᱡᱚᱜ ᱠᱟᱱᱟ ᱮᱴᱟᱜ ᱡᱟᱹᱛᱤ ᱨᱮᱱ ᱦᱮᱡ ᱠᱟᱛᱮᱱ ᱵᱟᱦᱨᱮ ᱠᱚᱨᱮ ᱡᱮᱭᱥᱮ ᱱᱤᱛᱚᱜ ᱟᱭᱢᱟ ᱞᱮᱠᱟ ᱡᱟᱭᱜᱟ ᱨᱮ ᱧᱮᱞᱚᱜ ᱠᱟᱱᱟ ᱜᱚᱴᱟ ᱫᱩᱢᱠᱟ ᱦᱩᱭᱱᱟ ᱜᱳᱰᱰᱟ ᱦᱩᱭᱱᱟ ᱥᱟᱦᱮᱵᱽᱜᱚᱸᱡᱽ ᱦᱚᱸ ᱞᱟᱹᱴᱩ ᱞᱟᱹᱴᱩ ᱡᱟᱦᱟᱸ ᱠᱳᱢᱯᱟᱱᱤ ᱠᱚ ᱦᱤᱡᱩᱜ ᱠᱟᱱᱟ ᱩᱱᱠᱩ ᱫᱚ ᱪᱮᱫ ᱟᱵᱚᱣᱟᱜ ᱨᱟᱡᱽ ᱨᱮᱱ ᱠᱟᱱᱟ ᱠᱚ ᱩᱱᱠᱩ ᱵᱟᱦᱨᱮ ᱨᱟᱡᱽ ᱨᱮᱱ ᱦᱮᱡ ᱠᱟᱛᱮ ᱟᱵᱚ ᱴᱷᱮᱱ ᱠᱚ ᱨᱟᱡᱚᱜ ᱠᱟᱱᱟ ᱟᱨ ᱯᱷᱤᱨ ᱟᱵᱚ ᱨᱟᱡᱽ ᱨᱮᱱ ᱦᱚᱲ ᱜᱮ ᱡᱚᱛᱚ ᱠᱚ ᱞᱟᱜᱟ ᱚᱪᱚᱭᱮᱫ ᱠᱚᱣᱟ ᱟᱠᱚᱣᱟᱜ ᱡᱟᱭᱜᱟ ᱡᱟᱹᱢᱤᱱ ᱠᱷᱚᱱ ᱜᱮ ᱛᱚ ᱚᱱᱟᱛᱮ ᱤᱧ ᱫᱚ ᱟᱵᱚᱣᱟᱜ ᱨᱟᱡᱽ ᱞᱮᱠᱟ ᱫᱚ ᱵᱟᱹᱧ ᱵᱩᱡᱷᱟᱹᱣ ᱮᱫᱟ ᱟᱵᱚᱣᱟᱜ ᱨᱟᱡᱽ ᱨᱮ ᱟᱵᱚᱣᱟᱜ ᱫᱤᱥᱚᱢ ᱨᱮ ᱫᱤᱠᱩᱣᱟᱜ ᱠᱚ ᱨᱟᱡᱽ ᱮᱫᱟ ᱟᱪᱪᱷᱟ ᱫᱤᱫᱤ ᱟᱨᱦᱚᱸ ᱱᱚᱣᱟ ᱤᱧ ᱢᱮᱱ ᱥᱟᱱᱟᱭᱤᱧ ᱠᱟᱱᱟ ᱟᱵᱚᱨᱮᱱ ᱥᱟᱱᱛᱟᱲ ᱦᱚᱯᱚᱱ ᱠᱚ ᱢᱮᱱᱟ ᱟᱵᱚ ᱫᱚ ᱥᱮᱫᱟᱭ ᱠᱷᱚᱱ ᱱᱤᱝᱠᱟᱹ ᱜᱮ ᱟᱵᱚ ᱫᱚ ᱥᱮᱫᱟᱭ ᱠᱷᱚᱱ ᱱᱤᱝᱠᱟᱹ ᱜᱮ ᱢᱮᱱᱟᱜ ᱵᱚᱱᱟ ᱟᱨ ᱱᱤᱝᱠᱟᱹ ᱜᱮᱵᱚᱱ ᱛᱟᱦᱮᱱᱟ ᱛᱚ ᱚᱱᱟ ᱞᱟᱹᱜᱤᱫ ᱟᱢ ᱥᱟᱱᱛᱟᱞ ᱥᱚᱢᱟᱡᱽ ᱨᱮ ᱪᱮᱫ ᱞᱮᱠᱟᱱᱟᱜ ᱠᱟᱛᱷᱟ ᱦᱟᱭᱮᱢ ᱫᱚᱦᱚᱭ ᱛᱟᱵᱚᱱ ᱤᱧ ᱫᱚ ᱱᱚᱣᱟ ᱜᱮ ᱢᱮᱱ ᱥᱟᱱᱟᱧᱟ ᱟᱵᱚ ᱥᱮᱫᱟᱭ ᱞᱮᱠᱟ ᱥᱮᱫᱟᱭ ᱞᱮᱠᱟ ᱜᱮ ᱟᱵᱚ ᱫᱚᱵᱚᱱ ᱛᱟᱦᱮᱱᱟ ᱛᱚ ᱥᱮᱫᱟᱭ ᱞᱮᱠᱟ ᱫᱚ ᱱᱤᱛᱚᱜ ᱫᱚ ᱵᱟᱵᱚᱱ ᱛᱟᱦᱮᱸ ᱠᱚᱜᱼᱟ ᱪᱮᱫᱟᱜ ᱡᱮ ᱥᱚᱢᱚᱭ ᱥᱟᱞᱟᱜ ᱱᱤᱛᱚᱜ ᱟᱭᱢᱟ ᱠᱤᱪᱷᱩ ᱵᱚᱫᱽᱞᱟᱣ ᱪᱟᱞᱟᱜ ᱠᱟᱱᱟ ᱛᱚ ᱥᱚᱢᱚᱭ ᱥᱟᱞᱟᱜ ᱟᱵᱚ ᱦᱚᱸ ᱵᱚᱫᱚᱞᱚᱜ ᱦᱩᱭᱩᱜ ᱛᱟᱵᱚᱱᱟ ᱥᱮᱫᱟᱭ ᱞᱮᱠᱟ ᱵᱚᱱ ᱢᱮᱱ ᱞᱮᱠᱷᱟᱡ ᱚᱱᱠᱟ ᱥᱮᱫᱟᱭ ᱞᱮᱠᱟ ᱦᱚᱪᱚ ᱵᱟᱵᱚᱱ ᱛᱟᱦᱮᱱᱟ ᱚᱠᱟ ᱨᱮᱵᱚᱱ ᱛᱟᱦᱮᱸᱱᱟ ᱥᱮᱫᱟᱭ ᱢᱟ ᱵᱷᱟᱜᱽᱣᱟ ᱠᱟᱛᱮ ᱵᱚᱱ ᱛᱟᱦᱮᱱᱚᱜ ᱠᱟᱱ ᱛᱟᱦᱮᱸᱫ ᱱᱤᱛᱚᱜ ᱢᱟ ᱚᱱᱠᱟ ᱢᱟ ᱵᱟᱹᱱᱩᱜᱼᱟ ᱱᱤᱛᱚᱜ ᱡᱤᱱᱤᱥ ᱯᱮᱴ ᱭᱟ ᱵᱮᱥ ᱵᱮᱥ ᱦᱚᱨᱚᱜ ᱵᱟᱸᱫᱮ ᱵᱚᱱ ᱦᱚᱨᱚᱜ ᱵᱟᱸᱫᱮᱭᱮᱫᱟ ᱥᱮᱫᱟᱭ ᱞᱮᱠᱟ ᱫᱚ ᱚᱠᱟᱨᱮ ᱛᱟᱦᱮᱸᱭᱮᱱ ᱛᱟᱵᱚᱱᱟ ᱚᱱᱟᱛᱮ ᱥᱚᱢᱚᱭ ᱥᱟᱞᱟᱜ ᱟᱵᱚ ᱦᱚᱸ ᱵᱚᱫᱚᱞᱚᱜ ᱦᱩᱭᱩᱜ ᱛᱟᱵᱚᱱᱟ ᱥᱮᱫᱟᱭ ᱤᱱᱟᱹᱜ ᱵᱟᱝ ᱚᱞ ᱯᱟᱲᱦᱟᱣ ᱠᱟᱛᱮ ᱦᱚᱸ ᱟᱵᱚᱨᱮᱱ ᱟᱨ ᱵᱤᱨ ᱵᱟᱱᱴᱟ ᱠᱚ ᱥᱤᱫᱩ ᱠᱟᱹᱱᱩ ᱪᱟᱸᱫᱽ ᱵᱷᱮᱨᱳ ᱩᱱᱠᱩ ᱵᱤᱱᱟᱹ ᱚᱞ ᱯᱟᱲᱦᱟᱣ ᱠᱟᱛᱮ ᱟᱵᱚ ᱤᱱ ᱢᱟᱨᱟᱝ ᱫᱤᱥᱚᱢ ᱠᱚ ᱦᱟᱢᱮᱴ ᱦᱚᱴᱚᱣᱟᱜ ᱵᱚᱱᱟ ᱤᱱᱟᱹᱜ ᱡᱚᱛᱚ ᱠᱤᱪᱷᱩ ᱟᱠᱚᱣᱟᱜ ᱢᱟᱭᱟᱝ ᱜᱟᱰᱟ ᱟᱹᱛᱩ ᱠᱟᱛᱮ ᱟᱵᱚ ᱞᱟᱹᱜᱤᱫ ᱟᱭᱢᱟ ᱠᱤᱪᱷᱩ ᱠᱚ ᱠᱚᱨᱟᱣ ᱦᱚᱴᱚ ᱠᱟᱫᱟ ᱟᱨ ᱱᱤᱛᱚᱜ ᱟᱵᱚ ᱱᱚᱣᱟ ᱡᱩᱜᱽ ᱨᱮ ᱚᱞ ᱯᱟᱲᱦᱟᱣ ᱠᱟᱱᱟ ᱵᱚᱱ ᱩᱱᱠᱩ ᱞᱮᱠᱟ ᱵᱟᱵᱚᱱ ᱠᱟᱹᱢᱤ ᱠᱷᱟᱡ ᱫᱚ ᱟᱹᱰᱤ ᱫᱩᱠ ᱨᱮᱭᱟᱜ ᱠᱟᱛᱷᱟ ᱩᱱᱠᱩᱣᱟᱜ ᱠᱩᱠᱢᱩ ᱵᱟᱵᱚᱱ ᱯᱩᱨᱟᱹᱣ ᱠᱷᱟᱡ ᱫᱚ ᱟᱵᱚ ᱫᱚ ᱱᱚᱣᱟ ᱫᱤᱥᱚᱢ ᱨᱮ ᱡᱚᱱᱚᱢ ᱠᱟᱛᱮ ᱢᱤᱫᱴᱮᱱ ᱵᱚᱞᱮ ᱫᱷᱟᱹᱨᱛᱤ ᱯᱮᱨᱮᱡ ᱞᱮᱠᱟᱜᱮ ᱵᱩᱡᱷᱟᱹᱣ ᱠᱟᱜ ᱢᱮ ᱟᱪᱪᱷᱟ ᱫᱤᱫᱤ ᱱᱚᱜᱼᱚᱭ ᱱᱚᱝᱠᱟ ᱠᱟᱛᱷᱟ ᱜᱮᱢ ᱞᱟᱹᱭ ᱠᱮᱫ ᱛᱟᱞᱟᱝ ᱟᱨᱦᱚᱸ ᱫᱚᱥᱟᱨ ᱠᱟᱛᱷᱟ ᱟᱢ ᱢᱮᱱ ᱞᱮᱫᱟ ᱢᱟᱺᱡᱷᱤ ᱯᱟᱨᱜᱟᱱᱟᱣᱟᱜ ᱠᱟᱛᱷᱟ ᱡᱟᱦᱟᱸ ᱫᱚᱢ ᱮᱦᱚᱵ ᱞᱮᱫᱟ ᱛᱚ ᱟᱵᱚᱨᱮᱱ ᱢᱟᱺᱡᱷᱤ ᱯᱟᱨᱜᱟᱱᱟ ᱡᱟᱦᱟᱸ ᱫᱚ ᱡᱟᱦᱮᱨ ᱛᱷᱟᱱ ᱢᱟᱺᱡᱷᱤ ᱛᱷᱟᱱ ᱵᱚᱱ ᱵᱚᱸᱜᱟ ᱵᱩᱨᱩᱜ ᱠᱟᱱᱟ ᱮᱴᱟᱜ ᱡᱟᱹᱛᱤᱭᱟᱜ ᱢᱟ ᱵᱚᱸᱜᱟ ᱵᱩᱨᱩ ᱠᱚ ᱚᱞ ᱛᱚᱞ ᱛᱮ ᱥᱟᱱᱟᱢ ᱡᱤᱱᱤᱥ ᱢᱮᱱᱟᱜ ᱛᱟᱠᱚ ᱵᱚᱸᱜᱟ ᱵᱩᱨᱩ ᱟᱥᱛᱷᱟ ᱦᱚᱸ ᱚᱞ ᱛᱚᱞ ᱛᱮ ᱢᱮᱱᱟᱜ ᱛᱟᱠᱚᱣᱟ ᱢᱚᱱᱫᱤᱨ ᱢᱚᱥᱡᱤᱫᱽ ᱦᱚᱸ ᱟᱨ ᱡᱟᱦᱟᱸ ᱫᱚ ᱫᱷᱚᱨᱚᱢ ᱠᱚᱞᱚᱢ ᱠᱳᱰ ᱞᱟᱭᱥᱮᱱᱥ ᱠᱚ ᱧᱟᱢ ᱠᱮᱫ ᱡᱟᱦᱟᱸ ᱫᱚ ᱠᱚᱞᱚᱢ ᱠᱳᱰ ᱜᱮᱵᱚᱱ ᱢᱮᱛᱟᱜ ᱠᱟᱱ ᱛᱚ ᱟᱵᱚ ᱥᱟᱱᱛᱟᱞ ᱦᱚᱯᱚᱱ ᱢᱟ ᱡᱩᱜᱽ ᱡᱩᱜᱽ ᱠᱷᱚᱡ ᱡᱟᱦᱟᱸ ᱵᱟᱨ ᱨᱤᱧ ᱟᱸᱡᱚᱢ ᱟᱠᱟᱫ ᱟᱵᱚ ᱥᱟᱱᱛᱟᱞ ᱜᱮ ᱥᱟᱱᱛᱟᱞ ᱟᱹᱫᱤᱵᱟᱹᱥᱤ ᱜᱮ ᱞᱟᱦᱟ ᱠᱷᱚᱡ ᱟᱵᱚ ᱫᱚ ᱢᱮᱱᱟᱜ ᱵᱚᱱᱟ ᱮᱛᱚᱦᱚᱵ ᱡᱟᱹᱛ ᱫᱚ ᱛᱚ ᱟᱵᱚ ᱢᱟ ᱱᱤᱛ ᱦᱟᱹᱵᱤᱡ ᱫᱷᱚᱨᱚᱢ ᱵᱟᱵᱚᱱ ᱧᱟᱢ ᱟᱠᱟᱫ ᱛᱚ ᱢᱟᱺᱡᱷᱤ ᱯᱟᱨᱜᱟᱱᱟ ᱢᱟ ᱱᱚᱣᱟ ᱠᱚᱨᱮᱱᱟᱜ ᱢᱟ ᱦᱟᱸᱜ ᱵᱟᱹᱧ ᱧᱮᱞᱮᱫ ᱠᱚᱠᱚ ᱠᱷᱚᱡᱽ ᱠᱟᱱᱟ ᱢᱮᱱᱛᱮ ᱟᱨ ᱭᱟᱛᱚ ᱟᱵᱚᱣᱟᱜ ᱵᱷᱟᱥᱟ ᱢᱮᱱᱟᱜ ᱡᱟᱦᱟᱸ ᱫᱚ ᱯᱚᱱᱰᱤᱛ ᱨᱟᱹᱜᱷᱩᱱᱟᱛᱷ ᱢᱩᱨᱢᱩ ᱥᱮᱫ ᱦᱚᱧ ᱟᱹᱜᱩ ᱧᱚᱜ ᱮᱫᱟ ᱩᱱᱤ ᱞᱤᱯᱤ ᱵᱮᱱᱟᱣ ᱟᱠᱟᱫ ᱛᱟᱵᱚᱱ ᱱᱚᱜᱼᱚᱭ ᱫᱩ ᱦᱟᱡᱟᱨ ᱯᱚᱸᱪᱤᱥ ᱮᱠᱥᱚ ᱵᱚᱨᱥᱚ ᱦᱩᱭᱮᱱ ᱜᱮᱭᱟ ᱟᱨ ᱟᱨ ᱮᱥ ᱮᱥ ᱩᱱᱠᱩ ᱡᱟᱦᱟᱸ ᱥᱚᱝᱜᱚᱴᱷᱚᱱ ᱢᱳᱦᱚᱱ ᱵᱷᱟᱜᱽᱣᱟᱛ ᱮ ᱵᱮᱱᱟᱣ ᱠᱟᱜ ᱩᱱᱠᱩ ᱦᱚᱸ ᱮᱠ ᱥᱚ ᱥᱟᱞ ᱦᱩᱭᱮᱱ ᱛᱟᱠᱚᱣᱟ ᱛᱚ ᱩᱱᱠᱩ ᱢᱟ ᱟᱹᱰᱤ ᱠᱚ ᱰᱮᱵᱷᱞᱚᱯ ᱠᱮᱫ ᱟᱨ ᱟᱵᱚ ᱢᱟ ᱱᱤᱛᱚᱜ ᱨᱟᱡᱽ ᱵᱷᱟᱥᱟ ᱦᱚᱸ ᱵᱟᱝ ᱞᱟᱹᱜᱩ ᱟᱠᱟᱱ ᱥᱟᱨᱱᱟ ᱫᱷᱚᱨᱚᱢ ᱠᱳᱰ ᱠᱚᱞᱚᱢ ᱦᱚᱸ ᱵᱟᱝ ᱞᱟᱹᱜᱩ ᱟᱠᱟᱱ ᱟᱵᱚᱨᱮᱱ ᱢᱟᱺᱡᱷᱤ ᱯᱟᱨᱜᱟᱱᱟ ᱪᱮᱫ ᱮᱢ ᱢᱮᱛᱟᱣ ᱠᱚᱣᱟ ᱡᱟᱦᱟᱸ ᱫᱚ ᱟᱵᱚ ᱥᱟᱢᱟᱡᱤᱠ ᱫᱷᱟᱹᱨᱢᱤᱠ ᱵᱚᱸᱜᱟ ᱵᱩᱨᱩ ᱦᱚᱲ ᱠᱟᱱᱟ ᱠᱚ ᱧᱮᱞ ᱢᱮ ᱮᱴᱟᱜ ᱡᱟᱹᱛᱤ ᱠᱚᱫᱚ ᱮᱠᱛᱟ ᱠᱚ ᱛᱟᱦᱮᱱᱟ ᱡᱚᱛᱚᱣᱟᱜ ᱩᱱᱠᱩᱣᱟᱜ ᱫᱚ ᱫᱷᱚᱨᱚᱢ ᱠᱳᱰ ᱠᱚᱞᱚᱢ ᱢᱮᱱᱟᱜ ᱛᱟᱠᱚᱣᱟ ᱟᱨ ᱟᱵᱚ ᱫᱚ ᱪᱮᱫ ᱦᱚᱸ ᱵᱟᱹᱱᱩᱜ ᱛᱟᱵᱚᱱᱟ ᱚᱞ ᱛᱚᱞ ᱠᱟᱛᱮ ᱫᱚ ᱟᱵᱚ ᱫᱚᱵᱚᱱ ᱢᱮᱱᱟ ᱟᱞᱮ ᱫᱚ ᱟᱹᱫᱤᱵᱟᱹᱥᱤ ᱥᱟᱱᱛᱟᱞ ᱠᱟᱱᱟᱞᱮ ᱵᱚᱸᱜᱟ ᱵᱩᱨᱩ ᱟᱞᱮᱭᱟᱜ ᱢᱚᱱᱮᱨᱮ ᱢᱮᱱᱟᱜ ᱛᱟᱞᱮᱭᱟ ᱟᱞᱮᱭᱟᱜ ᱚᱱᱛᱚᱨ ᱨᱮ ᱢᱮᱱᱟᱜ ᱠᱚᱣᱟ ᱛᱚ ᱚᱱᱠᱟ ᱢᱮᱱ ᱠᱟᱛᱮ ᱫᱚ ᱵᱟᱝ ᱦᱩᱭᱩᱜᱼᱟ ᱟᱵᱚ ᱩᱱᱠᱩ ᱞᱮᱠᱟᱜᱮ ᱟᱵᱚ ᱦᱚᱸ ᱫᱷᱚᱨᱚᱢ ᱠᱳᱰ ᱧᱟᱢ ᱫᱚᱨᱠᱟᱨ ᱛᱚᱵᱮ ᱟᱹᱱᱤᱡ ᱜᱮ ᱟᱵᱚ ᱫᱚ ᱠᱚ ᱵᱟᱰᱟᱭ ᱵᱚᱱᱟ ᱢᱤᱫᱴᱮᱱ ᱟᱹᱫᱤᱵᱟᱹᱥᱤ ᱠᱟᱱᱟ ᱠᱚ ᱟᱹᱫᱤᱵᱟᱹᱥᱤ ᱠᱟᱱᱟ ᱵᱚᱱ ᱟᱵᱚᱣᱟᱜ ᱫᱷᱚᱨᱚᱢ ᱪᱮᱫ ᱠᱟᱱᱟ ᱟᱵᱚᱣᱟᱜ ᱫᱷᱚᱨᱚᱢ ᱜᱮᱪᱚ ᱵᱟᱹᱱᱩᱜ ᱛᱟᱵᱚᱱᱟ ᱟᱫᱚ ᱢᱟᱺᱡᱷᱤ ᱯᱟᱨᱜᱟᱱᱟ ᱥᱟᱶ ᱱᱚᱣᱟ ᱜᱮ ᱤᱧ ᱢᱮᱱ ᱥᱟᱱᱟᱧᱟ ᱟᱵᱚ ᱢᱤᱫ ᱡᱩᱢᱤᱫ ᱠᱟᱛᱮᱱ ᱵᱚᱞᱮ ᱡᱟᱦᱟᱱ ᱡᱤᱱᱤᱥ ᱜᱮᱵᱚᱱ ᱠᱟᱹᱢᱤᱭᱟ ᱡᱟᱦᱟᱸ ᱞᱮᱠᱟ ᱟᱠᱟᱱ ᱜᱮᱢ ᱦᱚᱲ ᱥᱟᱛᱮ ᱛᱚ ᱢᱤᱫ ᱥᱚᱝᱜᱚᱴᱷᱚᱱ ᱵᱚᱱ ᱛᱟᱦᱮᱱᱚᱜᱼᱟ ᱟᱨ ᱵᱮᱥ ᱦᱩᱫᱤᱥ ᱠᱟᱛᱮᱱ ᱟᱛᱳ ᱠᱚ ᱡᱚᱛᱚ ᱟᱛᱳ ᱨᱮᱱ ᱦᱚᱲ ᱠᱚ ᱡᱚᱛᱚ ᱢᱤᱞᱟᱹᱣ ᱠᱟᱛᱮᱱ ᱡᱚᱛᱚ ᱡᱤᱱᱤᱥ ᱵᱚᱱ ᱠᱟᱹᱢᱤᱭᱟ ᱟᱨ ᱵᱮᱥ ᱞᱮᱠᱟᱛᱮ ᱟᱛᱳ ᱨᱮᱱ ᱵᱮᱴᱷᱚᱠ ᱠᱟᱛᱮᱱ ᱟᱵᱚᱣᱟᱜ ᱥᱟᱨᱱᱟ ᱡᱚᱛᱚ ᱟᱛᱳ ᱨᱮ ᱥᱟᱨᱱᱟ ᱫᱷᱚᱨᱚᱢ ᱠᱳᱰ ᱚᱱᱟ ᱡᱟᱦᱟᱸ ᱫᱚ ᱡᱷᱟᱱᱰᱟ ᱠᱟᱱᱟ ᱥᱟᱨᱣᱟ ᱫᱷᱚᱨᱚᱢ ᱚᱱᱟ ᱵᱚᱱ ᱵᱤᱫᱟ ᱛᱚᱵᱮ ᱮᱴᱟᱜ ᱡᱟᱹᱛᱤ ᱠᱚ ᱵᱟᱰᱟᱭ ᱵᱚᱱᱟ ᱥᱟᱱᱛᱷᱟᱞᱟᱜ ᱟᱹᱠᱷᱤᱨ ᱫᱚ ᱪᱮᱫ ᱡᱷᱟᱱᱰᱟ ᱠᱚ ᱵᱤᱫ ᱮᱫᱟ ᱛᱚ ᱚᱱᱠᱟ ᱵᱟᱹᱭ ᱵᱟᱹᱭᱛᱮ ᱯᱟᱥᱱᱟᱜ ᱛᱟᱵᱚᱱᱟ ᱵᱟᱝ ᱥᱟᱱᱛᱷᱟᱞᱟᱜ ᱦᱚᱸ ᱢᱤᱫᱴᱮᱡ ᱫᱷᱚᱨᱚᱢ ᱢᱮᱱᱟᱜᱼᱟ ᱩᱱᱠᱩᱣᱟᱜ ᱦᱚᱸ ᱢᱤᱫᱴᱮᱡ ᱪᱤᱠᱷᱱᱟᱹ ᱢᱮᱱᱟᱜᱼᱟ ᱵᱷᱟᱞᱮ ᱟᱵᱚ ᱠᱳᱰ ᱵᱟᱵᱚᱱ ᱧᱟᱢ ᱠᱟᱫᱟ ᱛᱚ ᱟᱵᱚ ᱜᱚᱴᱟ ᱡᱚᱛᱚ ᱟᱛᱳ ᱨᱮ ᱛᱤᱱᱟᱹᱜ ᱢᱟᱺᱡᱷᱤ ᱛᱷᱟᱱ ᱢᱮᱱᱟᱜ ᱡᱚᱛᱚ ᱚᱱᱟ ᱥᱟᱨᱱᱟ ᱫᱷᱚᱨᱚᱢ ᱡᱷᱟᱱᱰᱟ ᱵᱚᱱ ᱵᱤᱫ ᱢᱟ ᱛᱚ ᱫᱷᱤᱨᱮ ᱫᱷᱤᱨᱮ ᱛᱮ ᱡᱚᱛᱚ ᱦᱚᱲ ᱠᱚ ᱵᱟᱲᱟᱭ ᱧᱟᱢ ᱵᱚᱱᱟ ᱵᱟᱝ ᱟᱹᱫᱤᱵᱟᱹᱥᱤ ᱦᱚᱸ ᱢᱤᱫᱴᱮᱱ ᱯᱮᱦᱪᱟᱱ ᱢᱮᱱᱟᱜ ᱛᱟᱠᱚᱣᱟ ᱱᱩᱠᱩᱣᱟᱜ ᱦᱚᱸ ᱠᱳᱰ ᱠᱚ ᱧᱟᱢᱟ ᱛᱚᱵᱮ ᱪᱮᱫ ᱱᱤᱛᱚᱜ ᱠᱚ ᱵᱟᱲᱟᱭᱮᱫ ᱵᱚᱱᱟ ᱟᱹᱫᱤᱵᱟᱹᱥᱤ ᱫᱚ ᱪᱮᱫ ᱠᱟᱱᱟ ᱪᱮᱫ ᱯᱚᱨᱚᱵᱽ ᱢᱮᱱᱟᱜ ᱛᱟᱠᱚᱣᱟ ᱱᱤᱛᱚᱜ ᱦᱚᱲ ᱰᱟᱦᱟᱨ ᱠᱚᱨᱮ ᱮᱱᱮᱡ ᱥᱮᱨᱮᱧ ᱠᱚ ᱧᱮᱞᱮᱫ ᱵᱚᱱᱟ ᱵᱟᱝ ᱱᱩᱠᱩᱣᱟᱜ ᱥᱚᱦᱨᱟᱭ ᱯᱚᱨᱚᱵᱽ ᱠᱟᱱ ᱛᱟᱠᱚᱣᱟ ᱵᱟᱸᱫᱽᱱᱟ ᱯᱚᱨᱚᱵᱽ ᱛᱚ ᱚᱱᱟ ᱨᱮᱠᱚ ᱵᱟᱲᱟᱭᱮᱫ ᱵᱚᱱᱟ ᱱᱩᱠᱩᱣᱟᱜ ᱫᱚ ᱢᱤᱫᱴᱮᱡ ᱜᱮᱛᱟ ᱠᱚᱣᱟ ᱯᱚᱨᱚᱵᱽ ᱢᱤᱫᱴᱮᱡ ᱠᱷᱚᱡ ᱪᱷᱟᱰᱟ ᱮᱴᱟᱜ ᱵᱟᱠᱚ ᱞᱟᱹᱭ ᱵᱚᱱ ᱠᱟᱱᱟ ᱟᱪᱪᱷᱟ ᱫᱤᱫᱤ ᱱᱚᱣᱟ ᱵᱟᱸᱫᱽᱱᱟ ᱯᱚᱨᱚᱵᱽ ᱠᱟᱛᱷᱟᱭ ᱢᱮᱱ ᱠᱮᱫᱟ ᱟᱪᱪᱷᱟ ᱟᱵᱚᱨᱮᱱ ᱠᱚ ᱢᱮᱱᱟ ᱟᱹᱨᱤᱪᱟᱹᱞᱤ ᱞᱮ ᱫᱚᱦᱚᱭᱮᱫᱟ ᱚᱱᱟ ᱛᱮᱞᱮ ᱮᱱᱮᱡ ᱠᱟᱱᱟ ᱯᱚᱨᱚᱵᱽ ᱯᱩᱱᱟᱹᱭ ᱨᱮ ᱪᱮᱫ ᱟᱵᱚᱣᱟᱜ ᱮᱱᱮᱡ ᱥᱮᱨᱮᱧ ᱠᱟᱛᱮ ᱟᱵᱚᱣᱟᱜ ᱟᱹᱨᱤᱪᱟᱹᱞᱤ ᱫᱚ ᱛᱟᱦᱮᱱᱟ ᱥᱮ ᱚᱞ ᱛᱚᱞ ᱛᱮ ᱛᱟᱦᱮᱱᱟ ᱵᱟᱝ ᱮᱱᱮᱡ ᱢᱚᱛᱚ ᱠᱟᱛᱮ ᱦᱚᱸ ᱟᱵᱚᱣᱟᱜ ᱟᱹᱨᱤᱪᱟᱹᱞᱤ ᱫᱚ ᱵᱟᱝ ᱛᱟᱦᱮᱱᱚᱜᱼᱟ ᱟᱵᱚᱣᱟᱜ ᱱᱤᱛᱚᱜ ᱵᱷᱟᱥᱟ ᱵᱟᱹᱱᱩᱜ ᱛᱟᱵᱚᱱᱟ ᱟᱵᱚᱣᱟᱜ ᱞᱤᱯᱤ ᱜᱮ ᱵᱟᱵᱚᱱ ᱵᱟᱰᱟᱭᱟ ᱟᱵᱚᱣᱟᱜ ᱠᱳᱰ ᱜᱮ ᱵᱟᱹᱱᱩᱜ ᱛᱟᱵᱚᱱᱟ ᱱᱟᱹᱪᱱᱤ ᱞᱮᱠᱟ ᱮᱱᱮᱡ ᱥᱮᱨᱮᱧ ᱠᱟᱛᱮᱫ ᱦᱚᱸ ᱵᱟᱝ ᱦᱩᱭᱩᱜ ᱛᱟᱵᱚᱱᱟ ᱮᱱᱮᱡ ᱥᱮᱨᱮᱧ ᱥᱟᱶ ᱥᱟᱶᱛᱮ ᱢᱟᱱᱟᱜ ᱠᱟᱹᱱᱟᱹᱧ ᱮᱱᱮᱡ ᱥᱮᱨᱮᱧ ᱫᱚ ᱟᱵᱚᱣᱟᱜ ᱢᱤᱫᱴᱮᱡ ᱯᱮᱦᱪᱟᱱ ᱠᱟᱱᱟ ᱛᱚ ᱟᱵᱚ ᱚᱱᱟ ᱮᱱᱮᱡ ᱥᱮᱨᱮᱧ ᱞᱮᱠᱟ ᱦᱚᱸ ᱱᱤᱛᱚᱜ ᱢᱟ ᱚᱱᱠᱟ ᱢᱟ ᱵᱟᱵᱚᱱ ᱮᱱᱮᱡ ᱥᱮᱨᱮᱧᱮᱫ ᱠᱟᱱ ᱡᱟᱦᱟᱸ ᱫᱚ ᱞᱟᱦᱟ ᱦᱟᱯᱲᱟᱢ ᱠᱚᱠᱚ ᱮᱱᱮᱡ ᱥᱮᱨᱮᱧ ᱟᱹᱜᱩᱭᱮᱫ ᱛᱟᱦᱮᱱᱟ ᱵᱟᱦᱟ ᱨᱮ ᱥᱚᱦᱨᱟᱭ ᱨᱮ ᱮᱨ ᱨᱮ ᱟᱨ ᱡᱟᱦᱟᱱᱟᱜ ᱠᱤᱪᱷᱩ ᱠᱚᱨᱮ ᱛᱚ ᱚᱱᱠᱟ ᱢᱟ ᱱᱤᱛᱚᱜ ᱢᱟ ᱵᱟᱝ ᱧᱮᱞᱚᱜ ᱠᱟᱱᱟ ᱜᱚᱴᱟ ᱜᱮ ᱱᱤᱛᱚᱜ ᱢᱟ ᱰᱤᱡᱮ ᱰᱟᱱᱥ ᱰᱤᱥᱠᱳ ᱡᱚᱛᱚ ᱚᱱᱟ ᱦᱚᱪᱚ ᱟᱜ ᱪᱟᱵᱟᱜ ᱠᱟᱱ ᱩᱠᱩᱨ ᱛᱟᱵᱚᱱ ᱚᱱᱟ ᱦᱚᱸ ᱟᱪᱪᱷᱟ ᱫᱟᱫᱟ ᱴᱷᱤᱠ ᱜᱮᱭᱟ ᱡᱮᱭᱥᱮ ᱱᱮᱛᱟ ᱠᱚᱣᱟᱜ ᱠᱟᱛᱷᱟ ᱠᱚᱦᱚᱸ ᱢᱮᱱ ᱠᱟᱜ ᱤᱭᱟᱹ ᱦᱚᱸ ᱛᱚ ᱟᱢᱟᱜ ᱚᱱᱛᱚᱨ ᱠᱷᱚᱡ ᱫᱚ ᱡᱮᱭᱥᱮ ᱠᱟᱹᱢᱤ ᱞᱮᱠᱟᱱ ᱱᱮᱛᱟ ᱠᱚᱫᱚ ᱟᱵᱚᱣᱟᱜ ᱥᱟᱱᱛᱟᱞ ᱥᱚᱢᱟᱡᱽ ᱞᱮ ᱞᱟᱹᱜᱤᱫ ᱫᱚ ᱚᱠᱚᱭ ᱟᱢ ᱨᱮᱱ ᱚᱱᱠᱟ ᱢᱮᱱᱟᱜ ᱠᱚᱣᱟ ᱠᱤ ᱠᱟᱹᱢᱤ ᱫᱟᱲᱮᱭᱟᱜᱼᱟ ᱠᱚ ᱟᱭᱟ ᱠᱚ ᱠᱟᱹᱢᱤᱭᱮᱫᱟ ᱟᱵᱚ ᱥᱟᱱᱛᱟᱞ ᱥᱚᱢᱟᱡᱽ ᱞᱟᱹᱜᱤᱫ ᱚᱠᱚᱭ ᱠᱚ ᱚᱱᱠᱟ ᱫᱚ ᱠᱟᱱᱟ ᱠᱟᱹᱢᱤ ᱫᱚ ᱡᱚᱛ ᱡᱚᱛᱚ ᱜᱮᱠᱚ ᱠᱟᱹᱢᱤ ᱜᱮᱭᱟ ᱛᱚ ᱤᱧ ᱫᱚ ᱵᱚᱞᱮ ᱢᱤᱫᱴᱮᱱ ᱜᱤᱧ ᱠᱩᱥᱤᱭᱟᱭᱟ ᱩᱱᱤᱭᱟᱜ ᱮᱡᱮᱱᱰᱟᱧ ᱠᱩᱥᱤᱭᱟᱛᱟᱭᱟ ᱩᱱᱤᱭᱟᱜ ᱫᱷᱟᱨᱟᱧ ᱠᱩᱥᱤᱭᱟᱛᱟᱭᱟ ᱛᱚ ᱟᱨ ᱯᱩᱨᱵᱟ ᱥᱟᱝᱥᱟᱫᱽ ᱥᱟᱹᱞᱠᱷᱟᱱ ᱢᱩᱨᱢᱩ ᱩᱱᱤᱭᱟᱜ ᱫᱚ ᱵᱚᱞᱮ ᱟᱹᱰᱤ ᱡᱩᱥ ᱛᱤ ᱤᱧ ᱫᱩᱧ ᱠᱩᱥᱤᱭᱟᱛᱟᱭᱟ ᱚᱱᱟᱛᱮ ᱤᱧ ᱫᱚ ᱩᱱᱤᱭᱟᱜ ᱫᱤᱥ ᱦᱩᱫᱤᱥ ᱤᱧ ᱠᱩᱥᱤᱭᱟᱛᱟᱭᱟ ᱚᱱᱟᱛᱮ ᱤᱧ ᱫᱚ ᱩᱱᱤᱜᱤᱧ ᱥᱟᱯᱳᱨᱴ ᱟᱭᱟ ᱦᱩᱸ ᱟᱨ ᱵᱚᱞᱮ ᱵᱮᱥᱮ ᱠᱟᱹᱢᱤᱭᱟ ᱡᱟᱦᱟᱸᱭ ᱠᱚ ᱠᱟᱹᱢᱤ ᱥᱟᱯᱚᱴ ᱫᱚ ᱡᱟᱦᱟᱸᱭ ᱜᱮ ᱵᱮᱥ ᱠᱚ ᱠᱟᱹᱢᱤᱭᱟ ᱩᱱᱠᱩ ᱜᱮ ᱥᱟᱯᱚᱴ ᱟᱠᱚ ᱟᱪᱪᱷᱟ ᱟᱹᱰᱤ ᱟᱹᱰᱤ ᱥᱟᱨᱦᱟᱣ ᱡᱟᱦᱟᱸ ᱫᱚ ᱛᱤᱦᱤᱧ ᱱᱩᱭ ᱫᱟᱹᱭ ᱥᱟᱶ ᱵᱚᱱ ᱨᱚᱯᱚᱲᱮᱱ ᱟᱫᱚ ᱱᱚᱜᱼᱚᱭ ᱥᱟᱱᱟᱢ ᱥᱟᱱᱛᱟᱞ ᱠᱚ ᱦᱩᱞ ᱥᱟᱹᱭ ᱡᱚᱦᱟᱨ ᱮᱢ ᱠᱟᱛᱮ ᱤᱧ ᱛᱷᱩᱠᱩᱢ ᱮᱫᱟ ᱛᱮᱦᱤᱧᱟᱜ ᱵᱷᱤᱰᱤᱭᱳ ᱫᱚ ᱱᱚᱰᱮ ᱦᱟᱹᱵᱤᱡ ᱜᱮ ᱥᱟᱱᱟᱢ ᱠᱚ ᱫᱚᱦᱲᱟ ᱛᱮ ᱡᱚᱦᱟᱨ ᱟᱫᱚ ᱱᱚᱣᱟ ᱵᱷᱤᱰᱤᱭᱳ ᱪᱮᱛᱟᱱ ᱛᱮ ᱟᱢ ᱪᱮᱫ ᱮᱢ ᱢᱮᱱ ᱥᱟᱱᱟᱭᱮᱫ ᱢᱮᱭᱟ ᱢᱟ ᱠᱷᱟᱴᱚ ᱢᱟᱛᱷᱟ ᱛᱮ ᱞᱟᱹᱭ ᱟᱠᱚ ᱢᱮ ᱟᱵᱚᱨᱮᱱ ᱥᱟᱱᱛᱟᱞ ᱥᱚᱢᱟᱡᱽ ᱱᱚᱣᱟ ᱵᱷᱤᱰᱤᱭᱳ ᱪᱮᱛᱟᱱ ᱛᱮᱫᱚ ᱤᱧ ᱫᱚ ᱪᱮᱫ ᱢᱮᱱ ᱱᱤᱱᱟᱹᱜ ᱜᱮ ᱢᱮᱱ ᱥᱟᱱᱟᱭᱤᱧᱟ ᱟᱵᱚᱨᱮᱱ ᱟᱹᱫᱤᱵᱟᱹᱥᱤ ᱠᱚ ᱟᱹᱰᱤ ᱛᱟᱭᱱᱚᱢ ᱨᱮ ᱢᱮᱱᱟᱜ ᱵᱚᱱᱟ ᱟᱨ ᱱᱤᱱᱟᱹᱜ ᱛᱟᱭᱱᱚᱢ ᱨᱮ ᱟᱞᱚ ᱵᱚᱱ ᱛᱟᱦᱮᱱ ᱢᱟ ᱵᱮᱥ ᱜᱤᱫᱽᱨᱟᱹ ᱵᱩᱛᱨᱩ ᱵᱚᱱ ᱚᱞ ᱯᱟᱲᱦᱟᱣ ᱦᱚᱪᱚ ᱠᱚᱢᱟ ᱟᱨ ᱧᱩ ᱠᱷᱚᱡ ᱛᱷᱚᱲᱟ ᱵᱚᱦᱩᱛ ᱚᱣᱟᱨ ᱨᱮᱵᱚᱱ ᱛᱟᱦᱮᱱᱚᱜ ᱢᱟ ᱤᱧᱟᱹᱜ ᱢᱮᱱ ᱫᱚ ᱵᱚᱞᱮ ᱤᱱᱟᱹᱜ ᱡᱟᱹᱥᱛᱤ ᱮᱴᱟᱜ ᱡᱟᱹᱛᱤ ᱠᱚ ᱧᱮᱞ ᱠᱟᱛᱮ ᱟᱵᱚ ᱦᱚᱸᱵᱚᱱ ᱵᱚᱫᱚᱞ ᱫᱟᱲᱮᱭᱟᱜ ᱢᱟ ᱟᱨ ᱤᱱᱟᱹᱜᱤᱧ ᱢᱮᱱᱟ ᱡᱚᱦᱟᱨ ᱜᱮ ᱡᱚᱛᱚ ᱠᱚ ᱡᱚᱦᱟᱨ